ᱡᱚᱛᱚ ᱠᱚᱜᱮ ᱥᱟᱹᱜᱩᱱ ᱥᱮᱛᱟᱜ ᱛᱮᱦᱮᱧ ᱫᱚ ᱥᱟᱠᱨᱟᱛ ᱵᱟᱥᱠᱮ ᱛᱮᱦᱮᱧ ᱫᱚ ᱦᱚᱞᱟ ᱨᱮ ᱵᱟᱥᱠᱮ ᱟᱠᱟᱱᱟ ᱟᱫᱚ ᱛᱮᱦᱮᱧ ᱦᱚᱸ ᱥᱟᱨᱮᱡ ᱵᱟᱨᱮᱡ ᱛᱮ ᱢᱮᱱᱟᱜᱼᱟ ᱛᱮᱦᱮᱧ ᱫᱚ ᱡᱟᱱᱩᱣᱟᱨᱤ ᱥᱳᱞᱳ ᱛᱟᱹᱨᱤᱠᱷ ᱠᱟᱱᱟ ᱢᱮᱱᱫᱚ ᱵᱟᱹᱭ ᱵᱟᱹᱭᱛᱮ ᱥᱟᱠᱨᱟᱛ ᱯᱟᱨᱟᱵᱽ ᱫᱚᱵᱚ ᱞᱟᱜᱟ ᱯᱟᱨᱚᱢ ᱦᱩᱭ ᱜᱚᱫ ᱟᱠᱟᱫᱮᱭᱟ ᱟᱫᱚ ᱪᱟᱭᱞᱚᱢ ᱛᱮᱫ ᱥᱟᱨᱮᱡ ᱟᱠᱟᱱᱟ ᱨᱩ ᱠᱚ ᱯᱟᱞᱮᱱ ᱯᱮ ᱟᱸᱡᱚᱢᱮᱫ ᱜᱮᱭᱟ ᱥᱮ ᱜᱟᱹᱲᱤ ᱟᱥᱮᱱ ᱠᱚᱠᱚ ᱨᱩᱭᱮᱫᱼᱟ ᱛᱟᱵᱚ ᱱᱚᱛᱮ ᱵᱷᱚᱸᱡᱽ ᱫᱤᱥᱚᱢ ᱯᱟᱥᱴᱟ ᱢᱟ ᱜᱟᱹᱲᱤ ᱠᱚᱦᱚᱸ ᱵᱚ ᱟᱥᱮᱱ ᱠᱚᱣᱟ ᱵᱩᱰᱷᱤ ᱜᱟᱹᱲᱤ ᱠᱚ ᱟᱨ ᱢᱤᱢᱤᱫ ᱟᱹᱛᱩ ᱨᱮᱢᱟ ᱵᱟᱥᱟ ᱟᱛᱮ ᱠᱚ ᱜᱟᱹᱲᱤᱭᱟ ᱟᱫᱚ ᱟᱵᱚ ᱦᱚᱸ ᱠᱚ ᱜᱟᱹᱲᱤ ᱠᱚᱠᱚ ᱵᱟᱥᱟ ᱟᱠᱟᱫ ᱵᱚᱱᱟ ᱱᱚᱰᱮ ᱫᱚ ᱜᱷᱩᱴᱤ ᱰᱩᱵᱟᱹ ᱟᱹᱛᱩ ᱨᱮᱱ ᱠᱚ ᱦᱮᱡ ᱵᱟᱥᱟ ᱟᱠᱟᱱᱟ ᱦᱚᱞᱟ ᱨᱮ ᱦᱚᱞᱟ ᱢᱟ ᱛᱟᱦᱮᱸ ᱠᱟᱱᱟ ᱮᱛᱚᱦᱚᱵ ᱜᱟᱹᱲᱤ ᱛᱮᱦᱮᱧ ᱢᱟ ᱫᱚᱥᱟᱨ ᱜᱟᱹᱲᱤ ᱜᱟᱯᱟ ᱫᱷᱟᱹᱨᱤᱡ ᱱᱟᱦᱟᱜ ᱵᱚ ᱜᱟᱹᱲᱤᱭᱟ ᱟᱫᱚ ᱟᱸᱡᱚᱢ ᱟᱠᱟᱫ ᱜᱮᱭᱟ ᱯᱮ ᱯᱟᱞᱮᱱᱚᱜ ᱥᱩᱞᱟᱹᱭᱯᱟᱲ ᱰᱮᱢ ᱚᱱᱟ ᱥᱩᱞᱟᱹᱭᱯᱟᱲ ᱰᱮᱢ ᱥᱩᱨ ᱨᱮ ᱜᱷᱩᱴᱤ ᱰᱩᱵᱟᱹ ᱟᱹᱛᱩ ᱢᱮᱱᱟᱜᱼᱟ ᱚᱸᱰᱮᱱ ᱠᱚᱠᱚ ᱦᱮᱡ ᱟᱠᱟᱱᱟ ᱟᱪᱪᱷᱟ ᱛᱟᱵᱚ ᱤᱧ ᱢᱟ ᱵᱟᱹᱧ ᱞᱟᱹᱭ ᱟᱠᱟᱫ ᱯᱮ ᱤᱧ ᱢᱟ ᱚᱠᱟ ᱨᱤᱱᱤᱡ ᱠᱟᱹᱱᱟᱹᱧ ᱩᱯᱨᱩᱢ ᱵᱟᱝ ᱫᱚ ᱱᱚᱣᱟ ᱢᱟᱲᱟᱝ ᱨᱮ ᱵᱟᱝ ᱮᱢ ᱦᱩᱭ ᱟᱠᱟᱱᱟ ᱡᱩᱫᱤ ᱦᱚᱸᱵᱚ ᱵᱟᱲᱟᱭᱟ ᱫᱚᱦᱲᱟᱧ ᱞᱟᱹᱭᱟᱯᱮ ᱠᱟᱱᱟ ᱤᱧ ᱫᱚ ᱟᱞᱮ ᱟᱹᱛᱩ ᱫᱚ ᱜᱩᱢᱤᱫ ᱵᱟᱫᱟᱢ ᱯᱟᱦᱟᱲ ᱥᱩᱨ ᱵᱟᱫᱟᱢ ᱯᱟᱦᱟᱲ ᱠᱷᱚᱱ ᱯᱟᱠᱟ ᱯᱟᱹᱠᱷᱤ ᱯᱟᱸᱪ ᱥᱟᱛ ᱠᱤᱞᱳᱢᱤᱴᱟᱨ ᱜᱟᱱ ᱦᱩᱭᱩᱜᱼᱟ ᱪᱟᱸᱫᱚ ᱦᱟᱹᱥᱩᱨ ᱥᱮᱫ ᱯᱚᱲᱭᱟ ᱠᱷᱚᱱ ᱵᱟᱨ ᱠᱤᱞᱳᱢᱤᱴᱟᱨ ᱦᱩᱭᱩᱜᱼᱟ ᱯᱚᱲᱭᱟ ᱫᱚ ᱛᱟᱞᱮ ᱵᱚᱥ ᱥᱴᱮᱱᱰ ᱛᱚ ᱚᱱᱮ ᱚᱱᱠᱟ ᱵᱩᱰᱷᱤ ᱜᱟᱹᱲᱤ ᱠᱚᱠᱚ ᱦᱮᱡ ᱵᱟᱥᱟ ᱟᱠᱟᱫ ᱵᱚᱱᱟ ᱩᱱᱠᱩ ᱜᱮᱠᱚ ᱨᱩ ᱵᱟᱲᱟᱭᱮᱫ ᱛᱟᱦᱮᱸᱫ ᱟᱨ ᱦᱚᱞᱟ ᱢᱟ ᱤᱧ ᱦᱚᱸ ᱜᱟᱹᱲᱤ ᱢᱟ ᱵᱟᱹᱧ ᱥᱮᱱ ᱫᱟᱲᱮᱭᱟᱫᱼᱟ ᱟᱫᱚ ᱥᱮᱱ ᱠᱚᱜ ᱠᱷᱟᱱᱤᱧ ᱦᱩᱱᱟᱹᱝ ᱚᱠᱟ ᱥᱮᱫ ᱞᱮ ᱥᱮᱱᱟ ᱚᱸᱰᱮᱱᱟᱜ ᱥᱤᱱ ᱠᱚ ᱟᱯᱮ ᱦᱚᱸᱧ ᱫᱮᱠᱷᱟᱣᱟᱫ ᱯᱮᱭᱟ ᱢᱮᱱᱠᱷᱟᱱ ᱪᱮᱥᱴᱟᱭᱟ ᱱᱟᱦᱟᱜ ᱤᱧ ᱛᱮᱦᱮᱧ ᱱᱟᱦᱟᱜ ᱥᱮᱱᱚᱜ ᱞᱟᱹᱜᱤᱫ ᱦᱚᱞᱟ ᱫᱚ ᱱᱚᱰᱮᱱ ᱠᱚᱫᱚ ᱮᱥᱮᱞ ᱯᱟᱴᱟ ᱟᱹᱛᱩ ᱜᱟᱹᱲᱤ ᱠᱚ ᱪᱟᱞᱟᱣᱟ ᱛᱮᱦᱮᱧ ᱫᱚ ᱱᱟᱦᱟᱜ ᱚᱠᱟ ᱥᱮᱫ ᱠᱚ ᱪᱟᱞᱟᱜᱼᱟ

ᱴᱷᱤᱠ ᱜᱮᱭᱟ ᱢᱟᱲᱟᱝ ᱥᱮᱫ ᱱᱟᱦᱟᱜ ᱟᱨᱦᱚᱸ ᱵᱚ ᱧᱟᱯᱟᱢᱟ ᱪᱮᱫ ᱪᱮᱫ ᱠᱚ ᱛᱮᱦᱮᱧ ᱯᱨᱳᱜᱨᱟᱢ ᱦᱩᱭᱩᱜ ᱠᱟᱱᱟ ᱚᱲᱟᱜ ᱨᱮ ᱯᱤᱴᱷᱟᱹ ᱥᱟᱨᱮᱡ ᱯᱤᱴᱷᱟᱹ ᱠᱚᱠᱚ ᱞᱚᱞᱚᱭᱮᱜᱼᱟ ᱚᱱᱟ ᱠᱚ ᱱᱤᱛᱚᱝ ᱫᱚ ᱡᱚᱢ ᱵᱟᱲᱟ ᱦᱩᱭᱩᱜᱼᱟ ᱟᱨ ᱤᱱᱟᱹ ᱛᱟᱭᱚᱢ ᱱᱟᱦᱟᱜ ᱜᱟᱹᱲᱤ ᱵᱚ ᱯᱟᱸᱡᱟ ᱠᱚᱣᱟ ᱛᱮᱦᱮᱧ ᱫᱚ ᱛᱚ ᱪᱚᱞᱚ ᱵᱚᱱ ᱵᱚᱭᱦᱟ ᱠᱚ ᱜᱩᱴᱤ ᱰᱩᱵᱟᱹ ᱟᱹᱛᱩ ᱨᱮᱱ ᱠᱚᱲᱟ ᱠᱚ ᱜᱟᱹᱲᱤ ᱮᱱᱮᱡ ᱠᱚᱲᱟ ᱠᱚ ᱟᱹᱰᱤ ᱡᱳᱨ ᱥᱳᱨ ᱠᱚ ᱮᱱᱮᱡ ᱠᱟᱱᱟ ᱚᱸᱰᱮ ᱵᱚᱱ ᱧᱮᱞ ᱟᱹᱜᱩ ᱧᱚᱜ ᱠᱚᱣᱟ

ᱛᱚ ᱵᱚᱭᱦᱟ ᱠᱚ ᱱᱚᱝᱠᱟ ᱟᱹᱰᱤ ᱡᱳᱨᱥᱳᱨ ᱪᱟᱹᱞᱩ ᱟᱠᱟᱱᱟ ᱜᱷᱟᱹᱲᱤ ᱟᱥᱮᱱ ᱱᱚᱰᱮ ᱡᱟᱦᱟᱸ ᱜᱩᱴᱤ ᱰᱩᱵᱟᱹ ᱠᱚᱲᱟ ᱠᱚᱠᱚ ᱦᱮᱡ ᱟᱠᱟᱱᱟ ᱟᱹᱰᱤ ᱡᱳᱨᱥᱳᱨ ᱠᱚ ᱨᱚᱢᱚᱡᱽ ᱟᱠᱟᱜᱼᱟ ᱟᱨ ᱱᱚᱰᱮᱱ ᱠᱚᱢᱟ ᱟᱹᱣᱨᱤ ᱠᱚ ᱪᱟᱞᱟᱜᱼᱟ ᱛᱚ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱢᱮᱱᱠᱷᱟᱱ ᱱᱚᱣᱟ ᱨᱟᱹᱥᱠᱟᱹ ᱥᱟᱶᱛᱮ ᱢᱤᱫᱴᱤᱡ ᱫᱩᱠ ᱠᱷᱚᱵᱚᱨ ᱦᱚᱸ ᱛᱟᱵᱚ ᱥᱮᱴᱮᱨ ᱟᱠᱟᱱᱟ ᱟᱞᱮ ᱟᱹᱛᱩ ᱥᱩᱨ ᱯᱚᱲᱭᱟ ᱟᱹᱛᱩ ᱨᱮᱱ ᱠᱚᱲᱟ ᱠᱚ ᱦᱚᱞᱟ ᱜᱟᱹᱲᱭᱟᱹ ᱥᱮᱱ ᱠᱚ ᱪᱟᱞᱟᱜ ᱠᱟᱱ ᱛᱟᱦᱮᱸᱫ ᱟᱫᱚ ᱴᱨᱟᱠᱴᱚᱨ ᱜᱟᱹᱰᱤ ᱛᱮᱠᱚ ᱪᱟᱞᱟᱜ ᱠᱟᱱ ᱛᱟᱦᱮᱸᱫ ᱟᱫᱚ ᱰᱨᱟᱭᱵᱷᱚᱨ ᱯᱟᱞᱮᱱ ᱱᱟᱥᱮᱱᱟᱜ ᱛᱟᱵᱚ ᱯᱚᱠᱟ ᱵᱟᱹᱲᱛᱤ ᱧᱚᱜ ᱟᱠᱟᱫᱼᱟ ᱟᱹᱰᱤ ᱴᱟᱨᱱᱤᱝ ᱨᱮᱫᱚ ᱮᱠᱫᱚᱢ ᱯᱟᱹᱞᱴᱤ ᱦᱚᱪᱚ ᱠᱮᱫᱼᱟᱭ ᱜᱟᱹᱰᱤ ᱵᱟᱨ ᱯᱮ ᱦᱚᱲ ᱠᱚ ᱡᱚᱠᱷᱚᱢ ᱟᱠᱟᱱᱟ ᱟᱨ ᱴᱨᱟᱠᱴᱚᱨ ᱦᱚᱸ ᱪᱮᱞᱮᱱ ᱦᱟᱹᱨᱩᱵ ᱩᱛᱟᱹᱨ ᱮᱱᱟ ᱰᱟᱞᱟ ᱠᱚ ᱢᱮᱱᱮᱜᱼᱟ ᱦᱟᱱᱛᱮ ᱱᱟᱛᱮ ᱠᱚ ᱯᱟᱹᱥᱤᱨ ᱮᱱᱟ ᱟᱫᱚ ᱡᱟᱦᱟᱸᱭ ᱠᱚ ᱜᱟᱹᱰᱤ ᱠᱚᱯᱮ ᱪᱟᱞᱟᱜ ᱠᱟᱱᱟ ᱛᱟᱵᱚ ᱜᱟᱹᱰᱤ ᱠᱚᱛᱮ ᱮᱢᱟᱱ ᱠᱚᱛᱮ ᱠᱟᱹᱴᱤᱡ ᱦᱩᱥᱭᱟᱹᱨ ᱫᱷᱟᱨᱟ ᱪᱟᱞᱟᱜ ᱢᱟ ᱪᱤᱠᱟᱹᱛᱮ ᱯᱟᱨᱟᱵᱽ ᱨᱮ ᱧᱩ ᱵᱟᱹᱲᱛᱤ ᱵᱟᱲᱟ ᱜᱚᱫ ᱠᱟᱜᱼᱟ ᱵᱚ ᱚᱱᱟ ᱠᱚ ᱠᱟᱹᱴᱤᱡ ᱦᱩᱥᱭᱟᱹᱨ ᱫᱷᱟᱨᱟ ᱨᱮᱵᱚ ᱛᱟᱦᱮᱱᱟ ᱟᱨ ᱧᱩᱧᱩ ᱦᱚᱲ ᱦᱚᱸ ᱛᱟᱵᱚ ᱠᱟᱹᱴᱤᱡ ᱞᱟᱹᱠᱛᱤ ᱡᱟᱹᱱᱤᱡ ᱜᱮ ᱛᱟᱵᱚ ᱯᱚᱠᱟᱢᱟ ᱵᱟᱹᱲᱛᱤ ᱠᱷᱟᱱ ᱪᱮᱫᱟᱜ ᱟᱵᱚᱣᱟᱜ ᱡᱤᱵᱚᱱ ᱫᱩᱠ ᱵᱤᱯᱚᱫ ᱨᱮᱵᱚ ᱧᱩᱨᱟ ᱨᱟᱹᱥᱠᱟᱹ ᱛᱮᱜᱮ ᱱᱚᱣᱟ ᱥᱟᱠᱨᱟᱛ ᱯᱚᱨᱚᱵᱽ ᱵᱚ ᱯᱟᱨᱚᱢᱟ ᱥᱟᱹᱜᱩᱱ ᱥᱟᱠᱨᱟᱛ ᱱᱟᱯᱟᱭ ᱨᱮᱜᱮ ᱛᱟᱵᱚ ᱛᱟᱦᱮᱸ ᱠᱚᱜ ᱯᱮ